ᱥᱟᱭᱠᱮᱞ ᱠᱚᱢ ᱩᱞᱴᱟᱹᱣ ᱠᱮᱜᱼᱟ ᱜᱚᱢᱠᱮ ᱛᱮᱦᱮᱧ ᱠᱟᱹᱢᱤ ᱵᱟᱭ ᱜᱟᱱ ᱞᱮᱱᱟ ᱟᱹᱰᱤ ᱫᱩᱠ ᱵᱩᱡᱷᱟᱹᱜ ᱠᱟᱱᱟ ᱪᱮᱫᱟᱜ ᱥᱮ ᱵᱟᱨ ᱵᱟᱨ ᱛᱚ ᱜᱟᱛᱮ ᱠᱚ ᱱᱤᱛᱚᱜ ᱱᱟᱜ ᱱᱚᱰᱮᱧ ᱥᱮᱴᱮᱨ ᱩᱛᱟᱹᱨ ᱟᱠᱟᱱᱟ ᱟᱨ ᱱᱩᱠᱩ ᱫᱚ ᱤᱧ ᱢᱟ ᱱᱟᱜ ᱠᱟᱹᱴᱤᱡ ᱵᱮᱥ ᱫᱷᱟᱨᱟ ᱦᱚᱸ ᱵᱟᱹᱧ ᱵᱩᱡᱷᱟᱹᱣᱮᱫ ᱛᱟᱦᱮᱱᱟ ᱛᱚ ᱱᱤᱛᱚᱜ ᱫᱚ ᱠᱤᱪᱷᱩ ᱵᱮᱥ ᱫᱷᱟᱨᱟᱧ ᱵᱩᱡᱷᱟᱹᱣ ᱠᱟᱴᱠᱚᱢ ᱜᱮ ᱢᱮᱱᱟᱜ ᱠᱚᱣᱟ ᱚᱱᱮ ᱰᱟᱴᱚᱢ ᱠᱚ ᱛᱟᱠᱚ ᱧᱮᱞᱚᱜ ᱠᱟᱱᱟ ᱥᱟᱱᱟᱢ ᱠᱚᱜᱮ ᱡᱚᱦᱟᱨ ᱟᱥᱚᱜ ᱡᱚᱛᱚ ᱱᱟᱯᱟᱭ ᱜᱮ ᱢᱮᱱᱟᱜ ᱯᱮ ᱛᱟᱵᱚᱱᱟ ᱟᱨ ᱤᱧ ᱦᱚᱸ ᱱᱟᱯᱟᱭ ᱜᱮ ᱢᱤᱱᱟᱹᱧᱟ ᱟᱨ ᱛᱮᱦᱮᱧ ᱫᱚ ᱱᱚᱜᱼᱚᱭ ᱥᱮᱛᱟᱜ ᱨᱮᱜᱮᱧ ᱵᱮᱨᱮᱫ ᱟᱠᱟᱱᱟ ᱟᱨ ᱱᱚᱜᱼᱚᱭ ᱱᱚᱛᱮ ᱨᱮ ᱫᱟᱠᱟ ᱱᱟᱜ ᱠᱚ ᱪᱚᱸᱫᱟ ᱟᱠᱟᱫᱼᱟ ᱟᱨ ᱤᱧ ᱥᱮᱸᱜᱮᱞ ᱡᱩᱞ ᱠᱚ ᱞᱟᱹᱭ ᱟᱠᱟᱫᱤᱧᱟ ᱪᱮᱫᱟᱜ ᱥᱮ ᱵᱟᱹᱦᱩ ᱢᱟ ᱱᱟᱜ ᱵᱟᱭ ᱵᱮᱥ ᱟᱠᱟᱱ ᱜᱮᱭᱟ ᱚᱱᱟᱛᱮ ᱤᱧ ᱱᱟᱜ ᱤᱧ ᱜᱚᱲᱚ ᱵᱟᱲᱟ ᱟᱠᱚ ᱠᱟᱱᱟ ᱱᱟᱜ ᱫᱟᱠᱟ ᱪᱚᱸᱫᱟ ᱠᱚ ᱢᱟᱱᱮ ᱥᱮᱸᱜᱮᱞ ᱩᱥᱠᱩᱨ ᱠᱚ ᱱᱟᱜ ᱟᱨ ᱱᱤᱛᱚᱜ ᱱᱟᱦᱟᱜ ᱱᱚᱜᱼᱚᱭ ᱴᱟᱭᱤᱢ ᱱᱟᱦᱟᱜ ᱦᱩᱭ ᱜᱚᱫ ᱮᱱᱟ ᱱᱚᱜᱼᱚᱭ ᱪᱷᱚᱴᱟ ᱵᱟᱡᱟᱣ ᱮᱱᱟ ᱟᱨ ᱱᱚᱜᱼᱚᱭ ᱫᱟᱠᱟ ᱤᱥᱤᱱ ᱞᱮᱱ ᱠᱷᱟᱱ ᱜᱮ ᱱᱟᱦᱟᱜ ᱤᱧ ᱫᱚ ᱱᱟᱦᱟᱜ ᱪᱟᱞᱟᱜ ᱟᱹᱧ ᱱᱟᱦᱟᱜ ᱢᱚᱭᱫᱟᱱ ᱥᱮᱫ ᱛᱚ ᱴᱷᱤᱠ ᱜᱮᱭᱟ ᱛᱟᱵᱚᱱ ᱱᱟᱦᱟᱜ ᱱᱤᱛᱚᱜ ᱱᱚᱰᱮ ᱜᱮ ᱱᱟᱦᱟᱜ ᱵᱞᱚᱜᱽ ᱤᱧ ᱮᱦᱚᱵᱮᱫ ᱛᱟᱵᱚᱱᱟ ᱱᱤᱛᱚᱜ ᱫᱚ ᱱᱟᱦᱟᱜ ᱩᱢᱩᱜ ᱤᱧ ᱦᱮᱡ ᱞᱮᱱ ᱛᱟᱵᱚᱱᱟ ᱵᱟᱜᱟᱥᱚᱞ ᱵᱟᱸᱫᱽ ᱜᱮ ᱱᱚᱜᱼᱚᱭ ᱛᱚᱨᱟ ᱵᱟᱸᱫᱽ ᱧᱮᱞ ᱫᱟᱲᱮᱭᱟᱜ ᱛᱟᱵᱚᱱᱟᱯᱮ ᱱᱚᱜᱼᱚᱭ ᱟᱨ ᱱᱚᱜᱼᱚᱭ ᱛᱤᱧ ᱥᱟᱵᱚᱱ ᱡᱷᱩᱲᱤ ᱠᱚᱫᱚ ᱟᱨ ᱱᱤᱛᱚᱜ ᱫᱚ ᱱᱟᱦᱟᱜ ᱤᱧ ᱩᱢ ᱦᱩᱭᱱᱟ ᱟᱨᱤᱧ ᱨᱩᱣᱟᱹᱲ ᱠᱟᱱᱟ ᱱᱟᱦᱟᱜ ᱥᱚᱡᱷᱮ ᱪᱟᱞᱟᱜ ᱟᱹᱧ ᱱᱟᱦᱟᱜ ᱚᱲᱟᱜ ᱜᱮ ᱟᱨ ᱫᱟᱠᱟ ᱠᱚ ᱡᱚᱢ ᱵᱟᱲᱟ ᱠᱟᱛᱮ ᱱᱟᱦᱟᱜ ᱠᱞᱟᱵᱽ ᱤᱧ ᱪᱟᱞᱟᱜ ᱛᱟᱵᱚᱱᱟ ᱱᱚᱜᱼᱚ ᱱᱚᱝᱠᱟ ᱟᱞᱮᱭᱟᱜ ᱵᱟᱸᱫᱽ ᱫᱚ ᱱᱤᱛᱚᱜ ᱫᱚ ᱱᱟᱦᱟᱜ ᱠᱟᱹᱴᱤᱡ ᱰᱷᱮᱨ ᱧᱚᱜ ᱠᱟᱱᱟ ᱪᱮᱫᱟᱜ ᱥᱮ ᱫᱟᱜ ᱞᱮ ᱛᱟᱦᱮᱱᱟ ᱟᱨ ᱱᱤᱛᱚᱜ ᱠᱚᱢᱮ ᱮᱦᱚᱵ ᱜᱚᱫ ᱟᱠᱟᱫᱼᱟ ᱱᱟᱦᱟᱜ ᱟᱹᱰᱤ ᱜᱮ ᱰᱷᱮᱨ ᱞᱮᱱ ᱛᱟᱦᱮᱱᱟ ᱟᱨ ᱱᱤᱛᱚᱜ ᱫᱚ ᱱᱟᱦᱟᱜ ᱠᱚᱢ ᱧᱚᱜ ᱠᱟᱱᱟ ᱟᱨ ᱱᱚᱰᱮ ᱜᱮ ᱱᱟᱦᱟᱜ ᱞᱮ ᱩᱢ ᱵᱟᱲᱟᱜᱼᱟ ᱫᱤᱱ ᱜᱮ ᱥᱮᱛᱟᱜ ᱨᱮ ᱱᱚᱰᱮ ᱜᱮ ᱩᱢᱩᱜ ᱤᱧ ᱦᱤᱡᱩᱜᱼᱟ ᱪᱮᱫᱟᱜ ᱥᱮ ᱱᱚᱰᱮ ᱥᱩᱨ ᱦᱚᱸ ᱥᱩᱨ ᱧᱚᱜ ᱜᱮᱭᱟ ᱛᱚ ᱱᱤᱛᱚᱜ ᱫᱚ ᱱᱟᱜ ᱛᱟᱵᱚᱱ ᱱᱚᱜᱼᱚᱭ ᱠᱞᱟᱵᱽ ᱥᱮᱱ ᱠᱷᱚᱱᱟᱜ ᱤᱧ ᱨᱩᱣᱟᱹᱲ ᱠᱟᱱᱟ ᱟᱨ ᱨᱩᱣᱟᱹᱲ ᱠᱟᱛᱮ ᱱᱟᱜ ᱦᱚᱞᱟᱱᱟᱜ ᱠᱟᱹᱢᱤ ᱱᱟᱜ ᱡᱟᱦᱟᱸ ᱵᱞᱚᱠ ᱨᱮ ᱠᱟᱹᱢᱤ ᱵᱟᱭ ᱯᱩᱨᱟᱹᱣ ᱠᱟᱱᱟ ᱚᱱᱟ ᱞᱟᱹᱜᱤᱫ ᱱᱟᱜ ᱫᱚᱦᱲᱟ ᱞᱤᱧ ᱪᱟᱞᱟᱜ ᱠᱟᱱᱟ ᱟᱨᱚ ᱩᱱᱤ ᱛᱟᱨᱟ ᱚᱱᱛᱮ ᱨᱮ ᱯᱷᱟᱹᱜᱩᱱ ᱦᱮᱡ ᱟᱠᱟᱱ ᱛᱟᱹᱞᱤᱧᱟ ᱟᱨ ᱪᱟᱞᱟᱣ ᱩᱛᱟᱹᱨᱚᱜ ᱠᱟᱱᱟᱞᱤᱧ ᱱᱟᱜ ᱱᱤᱛᱚᱜ ᱫᱚ ᱟᱨ ᱛᱮᱦᱮᱧ ᱚᱱᱟ ᱛᱮᱦᱮᱧ ᱚᱱᱟ ᱚᱱᱟ ᱰᱨᱮᱥ ᱜᱮ ᱦᱚᱨᱚᱜ ᱠᱟᱜ ᱛᱟᱹᱞᱤᱧᱟ ᱦᱚᱞᱟ ᱡᱟᱦᱟᱸ ᱰᱨᱮᱥ ᱦᱚᱨᱚᱜ ᱟᱹᱜᱩ ᱞᱮᱫ ᱛᱟᱦᱮᱱᱟ ᱱᱚᱣᱟ ᱫᱚ ᱱᱟᱦᱟᱜ ᱚᱱᱮ ᱪᱟᱞᱟᱣ ᱞᱮᱱᱟᱞᱤᱧ ᱥᱮ ᱤᱭᱟᱹ ᱚᱠᱟᱞᱟᱝ ᱪᱟᱞᱟᱣ ᱞᱮᱱᱟ ᱜᱷᱟᱴᱥᱤᱞᱟᱹ ᱞᱤᱧ ᱪᱟᱞᱟᱣ ᱞᱮᱱ ᱛᱟᱦᱮᱱᱟ ᱥᱮ ᱩᱱ ᱡᱚᱠᱷᱚᱱ ᱚᱱᱟᱞᱤᱧ ᱦᱟᱛᱟᱣ ᱛᱚᱨᱟ ᱟᱠᱟᱫᱮᱭᱟ ᱢᱚᱞ ᱨᱮ ᱵᱤᱥᱟᱞ ᱢᱮᱜᱟ ᱢᱟᱨᱴ ᱨᱮ ᱟᱨ ᱱᱚᱣᱟ ᱜᱮ ᱱᱟᱦᱟᱜ ᱦᱚᱨᱚᱜ ᱠᱟᱛᱮ ᱪᱟᱞᱟᱜ ᱠᱟᱱ ᱛᱟᱹᱞᱤᱧᱟ ᱱᱟᱦᱟᱜ ᱪᱚ ᱪᱚ ᱥᱴᱟᱨᱴ ᱛᱟᱞᱟᱝ ᱞᱚᱜᱚᱱ ᱧᱚᱜ ᱟᱨ ᱛᱮᱦᱮᱧ ᱫᱚ ᱱᱟᱦᱟᱜ ᱞᱚᱜᱚᱱ ᱧᱚᱜ ᱞᱤᱧ ᱨᱩᱣᱟᱹᱲᱟ ᱠᱟᱹᱢᱤ ᱦᱩᱭ ᱞᱮᱱᱠᱷᱟᱱ ᱜᱮ ᱢᱟᱭᱟ ᱥᱴᱟᱨᱴ ᱵᱟᱝ ᱫᱟᱲᱮᱭᱟᱜ ᱠᱟᱱᱟ ᱥᱟᱭᱠᱮᱞ ᱠᱚᱢ ᱩᱞᱴᱟᱹᱣ ᱠᱮᱜᱼᱟ ᱜᱚᱢᱠᱮ ᱫᱮ ᱫᱮ ᱤᱧ ᱯᱟᱨᱤᱧ ᱥᱴᱟᱨᱴ ᱮᱫᱟ

ᱛᱚ ᱱᱤᱛᱚᱜ ᱫᱚ ᱱᱟᱦᱟᱜ ᱞᱤᱧ ᱥᱮᱴᱮᱨᱱᱟ ᱟᱨ ᱱᱚᱜᱼᱚᱭ ᱞᱟᱜᱮ ᱜᱟᱹᱰᱤ ᱦᱚᱞᱟ ᱴᱷᱮᱱ ᱜᱮᱞᱤᱧ ᱫᱚᱦᱚ ᱠᱮᱜᱼᱟ ᱟᱨ ᱦᱚᱞᱟ ᱱᱟᱦᱟᱜ ᱠᱟᱹᱢᱤ ᱵᱟᱝ ᱵᱮᱱᱟᱣ ᱠᱟᱱᱟ ᱛᱚ ᱚᱱᱟ ᱠᱷᱟᱹᱛᱤᱨ ᱱᱟᱦᱟᱜ ᱛᱮᱦᱮᱧ ᱦᱚᱸ ᱫᱚᱦᱲᱟ ᱞᱤᱧ ᱦᱮᱡ ᱮᱱᱟ ᱟᱨ ᱛᱮᱦᱮᱧ ᱫᱚ ᱵᱩᱡᱷᱟᱹᱜ ᱠᱟᱱᱟ ᱡᱟᱦᱟᱸ ᱞᱮᱠᱟ ᱠᱟᱹᱢᱤ ᱵᱮᱱᱟᱜ ᱞᱮᱠᱟᱱᱟᱜ ᱚᱸᱰᱮ ᱜᱮ ᱟᱠᱟ ᱫᱚ ᱠᱷᱚᱱᱟᱜ ᱞᱤᱧ ᱟᱹᱜᱩ ᱠᱟᱜᱼᱟ ᱚᱱᱟ ᱠᱚ ᱵᱮᱱᱟᱣ ᱦᱩᱭᱩᱜᱼᱟ

ᱪᱟᱞᱟᱣ ᱪᱟᱞᱟᱣ ᱩᱛᱟᱹᱨᱚᱜ ᱠᱟᱱᱟᱢ ᱦᱳᱭ ᱛᱚ ᱴᱷᱤᱠ ᱜᱮᱭᱟ ᱱᱩᱭ ᱦᱚᱸ ᱪᱟᱞᱟᱣ ᱩᱛᱟᱹᱨᱚᱜ ᱠᱟᱱ ᱛᱟᱹᱞᱤᱧᱟ ᱱᱟᱦᱟᱜ ᱱᱤᱛᱚᱜ ᱫᱚ ᱱᱟᱦᱟᱜ ᱞᱤᱧ ᱪᱟᱞᱟᱜ ᱠᱟᱱᱟ ᱱᱟᱦᱟᱜ ᱯᱳᱞᱴᱨᱤ ᱟᱹᱜᱩ ᱟᱨ ᱱᱚᱜᱼᱚᱭ ᱜᱚᱜᱚᱲ ᱟᱹᱛᱩ ᱞᱤᱧ ᱥᱮᱴᱮᱨ ᱠᱟᱱᱟ ᱱᱟᱦᱟᱜ ᱟᱨ ᱢᱚᱱᱮᱭᱮᱫᱼᱟ ᱞᱤᱧ ᱡᱮ ᱜᱚᱜᱚᱲ ᱨᱮ ᱵᱚᱞ ᱠᱷᱮᱞ ᱦᱩᱭᱩᱜ ᱠᱟᱱᱟ ᱥᱮ ᱟᱨ ᱛᱚ ᱱᱚᱝᱠᱟ ᱛᱮᱜᱮ ᱪᱟᱞᱟᱣ ᱦᱩᱭᱩᱜᱼᱟ ᱛᱚ ᱚᱱᱟ ᱠᱷᱟᱹᱛᱤᱨ ᱱᱟᱦᱟᱜ ᱵᱚᱞ ᱠᱷᱮᱞ ᱠᱟᱹᱴᱤᱡ ᱞᱤᱧ ᱧᱮᱞ ᱛᱚᱨᱟᱭᱟ ᱢᱚᱱᱮᱭᱮᱫᱼᱟ ᱞᱤᱧ ᱚᱱᱟ ᱠᱷᱟᱹᱛᱤᱨ ᱱᱚᱰᱮ ᱵᱚᱞ ᱠᱷᱮᱞ ᱡᱟᱦᱟᱸ ᱨᱮ ᱦᱩᱭᱩᱜ ᱠᱟᱱᱟ ᱚᱸᱰᱮ ᱞᱤᱧ ᱪᱟᱞᱟᱜ ᱠᱟᱱᱟ ᱱᱟᱦᱟᱜ ᱟᱨ ᱱᱚᱛᱮ ᱛᱟᱨᱟ ᱜᱮ ᱱᱟᱦᱟᱜ ᱥᱮᱱ ᱠᱟᱛᱮᱫ ᱯᱳᱞᱴᱨᱤ ᱞᱤᱧ ᱟᱹᱜᱩ ᱠᱚᱣᱟ ᱱᱟᱦᱟᱜ ᱱᱚᱛᱮ ᱨᱮ ᱢᱩᱴᱩ ᱢᱮᱱᱟᱭ ᱛᱟᱹᱞᱤᱧᱟ ᱜᱚᱲᱚᱭ ᱦᱮᱡ ᱟᱠᱟᱱ ᱛᱟᱹᱞᱤᱧᱟ ᱟᱨ ᱥᱩᱨ ᱧᱚᱜ ᱞᱤᱧ ᱥᱮᱴᱮᱨ ᱜᱚᱫ ᱟᱠᱟᱱᱟ ᱵᱚᱞ ᱠᱷᱮᱞ ᱡᱟᱦᱟᱸ ᱥᱮᱫ ᱨᱮ ᱦᱩᱭᱩᱜ ᱠᱟᱱᱟ ᱚᱱᱛᱮ ᱨᱮᱫᱚ ᱛᱚ ᱜᱟᱛᱮ ᱠᱚ ᱱᱤᱛᱚᱜ ᱱᱟᱜ ᱱᱚᱰᱮᱧ ᱥᱮᱴᱮᱨ ᱩᱛᱟᱹᱨ ᱟᱠᱟᱱᱟ ᱟᱨ ᱱᱩᱠᱩ ᱛᱚᱨᱟ ᱠᱷᱤᱞᱟᱲᱤ ᱠᱚᱫᱚ ᱱᱩᱜᱼᱩ ᱱᱩᱠᱩ ᱱᱚᱣᱟ ᱠᱚᱨᱮ ᱢᱮᱱᱟᱜ ᱠᱚᱣᱟ ᱱᱩᱠᱩ ᱧᱮᱞ ᱫᱟᱲᱮᱭᱟᱠᱚ ᱛᱟᱵᱚᱱᱟ ᱠᱚ ᱟᱨ ᱠᱷᱮᱞ ᱜᱚᱰᱟ ᱠᱟᱱᱟ ᱠᱚ ᱢᱤᱫ ᱫᱷᱟᱣ ᱫᱚ ᱦᱟᱨᱟᱣ ᱜᱚᱰᱟ ᱠᱟᱱᱟ ᱠᱚ ᱟᱨ ᱱᱚᱰᱮ ᱫᱚ ᱱᱟᱜ ᱜᱤᱫᱽᱨᱟᱹ ᱵᱚᱞ ᱠᱷᱮᱞ ᱜᱮ ᱦᱩᱭᱩᱜ ᱠᱟᱱᱟ ᱦᱟᱱᱮ ᱦᱟᱱᱛᱮ ᱠᱷᱮᱞ ᱪᱟᱞᱟᱜ ᱠᱟᱱᱟ ᱯᱩᱨᱟᱹ ᱡᱳᱨ ᱥᱮ ᱟᱨ ᱦᱟᱱᱮ ᱦᱟᱱᱛᱮ ᱨᱮ ᱡᱟᱦᱟᱸ ᱧᱮᱧᱟᱢᱚᱜ ᱠᱟᱱᱟ ᱯᱩᱨᱟᱹ

ᱛᱚ ᱜᱟᱛᱮ ᱠᱚ ᱱᱤᱛᱚᱜ ᱫᱚ ᱱᱟᱦᱟᱜ ᱱᱚᱜᱼᱚᱭ ᱚᱱᱛᱮ ᱵᱚᱞ ᱠᱷᱮᱞ ᱡᱟᱦᱟᱸ ᱧᱮᱞ ᱨᱮ ᱧᱮᱞ ᱞᱤᱧ ᱪᱟᱞᱟᱣ ᱞᱮᱱ ᱛᱟᱦᱮᱱᱟ ᱜᱚᱜᱽᱲᱚ ᱱᱟᱜ ᱛᱚ ᱚᱸᱰᱮ ᱠᱷᱚᱱ ᱫᱚ ᱱᱟᱜ ᱞᱤᱧ ᱨᱩᱣᱟᱹᱲ ᱮᱱᱟ ᱟᱨ ᱨᱩᱣᱟᱹᱲ ᱢᱟᱱᱮ ᱪᱮᱫ ᱱᱚᱣᱟ ᱦᱚᱨ ᱨᱮᱜᱮ ᱢᱮᱱᱟᱜ ᱟᱥᱮ ᱱᱟᱜ ᱛᱚ ᱧᱮᱞ ᱛᱟᱨᱟ ᱠᱮᱜᱼᱟ ᱞᱤᱧ ᱱᱟᱜ ᱚᱸᱰᱮ ᱫᱚ ᱟᱨ ᱱᱤᱛᱚᱜ ᱱᱟᱜ ᱞᱤᱧ ᱪᱟᱞᱟᱜ ᱠᱟᱱᱟ ᱥᱚᱡᱷᱮ ᱢᱚᱦᱞᱤᱥᱚᱞ ᱜᱮ ᱚᱸᱰᱮ ᱱᱟᱜ ᱯᱳᱞᱴᱨᱤ ᱥᱤᱢ ᱞᱤᱧ ᱟᱹᱜᱩ ᱠᱚᱣᱟ ᱟᱨ ᱢᱳᱴᱩ ᱦᱚᱸ ᱢᱮᱱᱟᱭ ᱜᱮᱭᱟ ᱛᱮᱦᱮᱧ ᱦᱚᱸᱭ ᱜᱚᱲᱚ ᱟᱠᱟᱫᱤᱧ ᱜᱮᱭᱟ ᱟᱨ ᱡᱟᱣ ᱡᱟᱣ ᱠᱷᱚᱱ ᱫᱤᱱ ᱜᱮ ᱜᱚᱲᱚ ᱤᱧᱟᱭ ᱥᱮ ᱪᱮᱫ ᱦᱳᱭ ᱟᱨ ᱫᱟᱜ ᱤᱧ ᱯᱮᱨᱮᱡ ᱟᱠᱟᱫ ᱢᱮᱭᱟ ᱟᱨ ᱫᱟᱜ ᱦᱚᱸᱭ ᱯᱮᱨᱮᱡ ᱤᱧ ᱜᱮᱭᱟ ᱛᱚ ᱱᱤᱛᱚᱜ ᱫᱚ ᱱᱟᱜ ᱥᱚᱡᱷᱮ ᱞᱤᱧ ᱪᱟᱞᱟᱜ ᱠᱟᱱᱟ ᱚᱱᱟᱛᱮ ᱢᱚᱦᱞᱤᱥᱚᱞ ᱜᱮ ᱟᱨ ᱚᱸᱰᱮ ᱠᱷᱚᱱ ᱫᱚ ᱱᱟᱜ ᱯᱳᱞᱴᱨᱤ ᱞᱤᱧ ᱦᱟᱛᱟᱣ ᱠᱚᱣᱟ ᱟᱨ ᱪᱟᱞᱟᱜ ᱟᱹᱞᱤᱧ ᱱᱟᱜ ᱥᱚᱡᱷᱮ ᱚᱲᱟᱜ ᱜᱮ ᱟᱨ ᱴᱟᱭᱤᱢ ᱢᱟ ᱱᱟᱦᱟᱜ ᱱᱚᱜᱼᱚᱭ ᱥᱟᱲᱮ ᱛᱤᱱᱴᱟ ᱦᱩᱭᱱᱟ ᱟᱨ ᱦᱟᱸᱰᱮ ᱱᱟᱦᱟᱜ ᱪᱟᱨ ᱵᱟᱡᱮ ᱠᱷᱟᱱ ᱜᱮ ᱫᱚᱠᱟᱱ ᱢᱟ ᱠᱷᱩᱞᱟᱹᱣ ᱦᱩᱭᱩᱜ ᱜᱮᱭᱟ ᱵᱟᱲᱟᱭ ᱜᱮ ᱛᱟᱵᱚᱱ ᱟᱯᱮ ᱛᱚ ᱟᱨ ᱱᱤᱛᱚᱜ ᱱᱟᱦᱟᱜ ᱱᱚᱜᱼᱚᱭ ᱞᱤᱧ ᱪᱟᱞᱟᱜ ᱠᱟᱱᱟ ᱢᱚᱦᱰᱟ ᱠᱷᱚᱱ ᱞᱤᱧ ᱱᱚᱜᱼᱚᱭ ᱛᱚᱨᱟ ᱦᱚᱨ ᱢᱚᱞᱤᱥᱳᱞ ᱪᱟᱞᱟᱜ ᱦᱚᱨ ᱠᱟᱱᱟ ᱛᱚ ᱴᱷᱤᱠ ᱜᱮᱭᱟ ᱛᱟᱵᱚᱱ ᱱᱟᱦᱟᱜ ᱱᱤᱛᱚᱜ ᱪᱟᱞᱟᱜ ᱪᱟᱞᱟᱜ ᱛᱮ ᱱᱟᱦᱟᱜ ᱵᱞᱚᱜᱽ ᱵᱮᱱᱟᱣ ᱢᱟ ᱵᱟᱭ ᱜᱟᱱᱚᱜᱼᱟ ᱛᱚ ᱴᱷᱤᱠ ᱜᱮᱭᱟ ᱦᱟᱸᱰᱮ ᱨᱩᱣᱟᱹᱲ ᱠᱟᱛᱮᱫ ᱜᱮ ᱱᱟᱦᱟᱜ ᱵᱚᱱ ᱨᱚᱯᱚᱲᱟ ᱱᱤᱛᱚᱜ

ᱥᱤᱛᱩᱝ ᱨᱮᱫᱚ ᱵᱟᱝᱟ ᱟᱨ ᱜᱷᱩᱴᱩ ᱠᱚᱨᱮ ᱫᱚᱢ ᱫᱟᱬᱟᱱ ᱠᱟᱱ ᱜᱮᱭᱟ ᱚ ᱦᱚᱸ ᱟᱨ ᱵᱟᱹᱦᱩ ᱫᱚ ᱱᱟᱦᱟᱜ ᱟᱠᱚ ᱢᱟᱢᱚ ᱚᱲᱟᱜ ᱪᱟᱞᱟᱣ ᱠᱟᱱᱟ ᱮᱱᱟᱱ ᱨᱤᱧ ᱤᱫᱤ ᱦᱚᱴᱚ ᱟᱠᱟᱫᱮ ᱛᱟᱦᱮᱱᱟ ᱟᱨ ᱤᱧ ᱫᱚ ᱱᱟᱦᱟᱜ ᱤᱧ ᱨᱩᱣᱟᱹᱲ ᱠᱟᱱᱟ ᱛᱚ ᱦᱤᱡᱩᱜ ᱟᱭ ᱱᱟᱦᱟᱜ ᱟᱹᱜᱩ ᱦᱚᱴᱚ ᱠᱟᱭᱟ ᱠᱚ ᱪᱮᱞᱮ ᱱᱚᱣᱟ ᱚᱱᱟ ᱡᱚᱦᱟᱨ ᱜᱮ ᱥᱟᱱᱟᱢ ᱠᱚ ᱟᱨ ᱛᱮᱦᱮᱧᱟᱜ ᱵᱞᱚᱜ ᱨᱮᱫᱚ ᱱᱟᱦᱟᱜ ᱤᱧ ᱫᱚ ᱱᱤᱛᱚᱜ ᱩᱛᱟᱹᱨᱤᱧ ᱚᱯᱮᱞᱚᱜ ᱠᱟᱱ ᱛᱟᱵᱚᱱᱟ ᱢᱟᱱᱮ ᱮᱱᱟᱝ ᱢᱟ ᱱᱟᱦᱟᱜ ᱟᱡ ᱴᱷᱮᱱ ᱜᱮ ᱯᱷᱳᱱ ᱦᱚᱸ ᱛᱟᱦᱮᱸ ᱞᱮᱱᱟ ᱟᱨ ᱢᱟᱱᱮ ᱦᱟᱱᱛᱮ ᱱᱟᱛᱮ ᱮᱱᱟᱭ ᱫᱤᱱ ᱥᱟᱨᱟ ᱜᱮ ᱠᱞᱟᱵᱽ ᱪᱟᱞᱟᱣ ᱮᱱᱟᱭ ᱦᱮᱡ ᱮᱱᱟᱭ ᱵᱞᱚᱠ ᱪᱟᱞᱟᱣ ᱮᱱᱟᱭ ᱦᱮᱡ ᱮᱱᱟᱭ ᱟᱨᱦᱚᱸ ᱯᱳᱞᱴᱨᱤ ᱟᱹᱜᱩ ᱪᱟᱞᱟᱣ ᱮᱱᱟᱭ ᱤᱧ ᱢᱟᱱᱟ ᱠᱟᱹᱴᱤᱡ ᱵᱮᱥ ᱫᱷᱟᱨᱟ ᱦᱚᱸ ᱵᱟᱹᱧ ᱵᱩᱡᱷᱟᱹᱣᱮᱫ ᱛᱟᱦᱮᱱᱟ ᱛᱚ ᱱᱤᱛᱚᱜ ᱫᱚ ᱠᱤᱪᱷᱩ ᱵᱮᱥ ᱫᱷᱟᱨᱟᱧ ᱵᱩᱡᱷᱟᱹᱣᱮᱫᱼᱟ ᱢᱟᱱᱮ ᱤᱧ ᱢᱟ ᱟᱹᱰᱤ ᱠᱟᱭᱫᱟᱧ ᱨᱩᱣᱟᱹᱜ ᱠᱟᱱ ᱛᱟᱵᱚᱱᱟ ᱦᱮᱸ ᱢᱟᱱᱮ ᱥᱤᱧ ᱵᱮᱲᱟ ᱠᱤᱪᱷᱩ ᱵᱮᱥ ᱫᱷᱟᱨᱟᱧ ᱵᱩᱡᱷᱟᱹᱣᱮᱫᱼᱟ ᱦᱚᱲᱢᱚ ᱠᱚ ᱟᱨ ᱧᱤᱫᱟᱹ ᱠᱷᱟᱱ ᱜᱮ ᱯᱩᱨᱟᱹ ᱨᱩᱣᱟᱹ ᱦᱮᱡ ᱟᱹᱧ ᱠᱟᱱᱟ ᱢᱟᱱᱮ ᱛᱮᱦᱮᱧ ᱫᱚ ᱥᱮᱛᱟᱜ ᱥᱮᱛᱟᱜ ᱫᱚ ᱯᱩᱨᱟᱹ ᱡᱟᱹᱥᱛᱤ ᱨᱩᱣᱟᱹ ᱦᱮᱡ ᱟᱹᱫᱤᱧᱟ ᱟᱨ ᱫᱩ ᱵᱟᱡᱮ ᱥᱮᱱ ᱨᱟᱱᱤᱧ ᱡᱚᱢ ᱠᱮᱫᱼᱟ ᱮᱱᱠᱷᱟᱱ ᱢᱟ ᱥᱮᱛᱟᱜ ᱢᱟ ᱯᱩᱨᱟᱹᱧ ᱵᱷᱮᱱ ᱵᱷᱮᱱᱟᱣ ᱜᱚᱫ ᱮᱱᱟ ᱮᱱᱠᱷᱟᱱ ᱵᱮᱨᱮᱫ ᱦᱚᱸ ᱵᱟᱭ ᱥᱟᱱᱟ ᱠᱤᱫᱤᱧᱟ ᱯᱩᱨᱟᱹ ᱵᱮᱲᱟ ᱠᱟᱛᱮᱧ ᱵᱮᱨᱮᱫ ᱟᱠᱟᱱ ᱛᱟᱵᱚᱱᱟ ᱛᱮᱦᱮᱧ ᱫᱚ ᱟᱨ ᱱᱤᱛ ᱱᱟᱜ ᱱᱚᱜᱼᱚᱭ ᱠᱟᱹᱴᱤᱡ ᱫᱷᱟᱨᱟ ᱵᱮᱥᱤᱧ ᱵᱩᱡᱷᱟᱹᱣᱮᱫᱼᱟ ᱛᱚ ᱮᱱᱟᱱᱟᱜ ᱱᱚᱜᱼᱚᱭ ᱜᱚᱥᱚ ᱫᱷᱟᱨᱟ ᱜᱮ ᱧᱮᱞᱚᱜ ᱠᱟᱱᱟ ᱟᱨ ᱟᱡ ᱢᱟ ᱱᱟᱜ ᱫᱚᱠᱟᱱᱮ ᱪᱟᱞᱟᱣ ᱠᱟᱱᱟ ᱛᱚ ᱟᱨ ᱚᱱᱛᱮ ᱪᱟᱞᱟᱣ ᱫᱷᱟᱨᱟ ᱞᱮᱱᱟᱹᱧ ᱤᱧ ᱦᱚᱸ ᱱᱟᱥᱮ ᱮᱱᱠᱷᱟᱱ ᱯᱷᱳᱱ ᱫᱚ ᱱᱟᱜ ᱮ ᱮᱢ ᱛᱟᱨᱟ ᱟᱹᱫᱤᱧᱟ ᱮᱱᱠᱷᱟᱱᱤᱧ ᱟᱹᱜᱩ ᱜᱚᱫ ᱠᱮᱫᱼᱟ ᱤᱧ ᱦᱚᱸ ᱟᱨ ᱚᱱᱛᱮ ᱨᱮ ᱚᱱᱮ ᱫᱟᱠᱟ ᱱᱟᱜ ᱤᱧ ᱪᱚᱸᱫᱟ ᱜᱚᱫ ᱟᱠᱟᱫᱼᱟ ᱱᱤᱛᱚᱜ ᱱᱤᱛᱚᱜ ᱜᱮ ᱧᱤᱫᱟᱹ ᱧᱚᱜ ᱮᱱᱟ ᱛᱮᱦᱮᱧ ᱫᱚ ᱱᱚᱜᱼᱚᱭ ᱪᱷᱚᱴᱟ ᱵᱟᱡᱟᱣ ᱜᱚᱫ ᱮᱱᱟ ᱱᱟᱜ ᱪᱚᱸᱫᱟ ᱪᱚᱸᱫᱟ ᱛᱮᱜᱮ ᱫᱟᱠᱟ ᱪᱚᱸᱫᱟ ᱪᱚᱸᱫᱟ ᱛᱮᱜᱮ ᱱᱟᱜ ᱦᱮᱰᱮᱡ ᱦᱚᱸ ᱟᱹᱣᱨᱤ ᱦᱮᱰᱮᱡᱚᱜ ᱛᱤᱧᱟᱹ ᱟᱨ ᱱᱚᱜᱼᱚᱭ ᱱᱚᱰᱮ ᱱᱟᱦᱟᱜ ᱪᱤᱞᱤ ᱪᱚᱝ ᱢᱮᱱᱟᱜ ᱠᱚᱣᱟ ᱵᱟᱝ ᱪᱚ ᱠᱟᱴᱠᱚᱢ ᱢᱮᱱᱟᱜ ᱠᱚᱣᱟ ᱠᱟᱴᱠᱚᱢ ᱜᱮ ᱢᱮᱱᱟᱜ ᱠᱚᱣᱟ ᱚᱱᱮ ᱰᱟᱴᱚᱢ ᱠᱚ ᱛᱟᱠᱚ ᱧᱮᱞᱚᱜ ᱠᱟᱱᱟ ᱚᱠᱚᱭ ᱪᱚ ᱱᱟᱦᱟᱜ ᱟᱹᱜᱩ ᱜᱚᱫ ᱟᱠᱟᱫ ᱞᱮᱭᱟᱭ ᱢᱟᱱᱮ ᱵᱟᱹᱧ ᱴᱷᱤᱠᱟᱹ ᱜᱚᱫ ᱟᱠᱟᱫᱼᱟ ᱤᱧ ᱫᱚ ᱮᱱᱮ ᱯᱟᱪᱷᱮᱱ ᱫᱚᱠᱟᱱ ᱥᱮᱫ ᱤᱧ ᱪᱟᱞᱟᱣ ᱜᱚᱫ ᱞᱮᱱ ᱫᱚ ᱩᱱ ᱡᱚᱠᱷᱚᱱ ᱜᱮ ᱯᱟᱞᱮᱱ ᱟᱫᱚ ᱱᱟᱦᱟᱜ ᱪᱤᱠᱟᱹᱭᱮᱫ ᱠᱚᱣᱟᱞᱮ ᱱᱩᱠᱩ ᱨᱟᱯᱟᱜᱮᱫ ᱠᱚᱣᱟᱞᱮ ᱥᱮ ᱱᱟᱦᱟᱜ ᱞᱮ ᱩᱛᱩᱭᱮᱫ ᱠᱚᱣᱟ ᱨᱟᱯᱟᱜ ᱜᱮ ᱵᱷᱟᱹᱜᱤ ᱢᱟᱠᱚ ᱵᱩᱡᱷᱟᱹᱜ ᱤᱧ ᱢᱟ ᱵᱷᱟᱹᱜᱤᱧ ᱵᱩᱡᱷᱟᱹᱣ ᱠᱚᱣᱟ ᱟᱨ ᱱᱚᱜᱼᱚᱭ ᱱᱚᱝᱠᱟ ᱥᱟᱛᱮ ᱨᱮᱠᱚ ᱟᱠᱟ ᱟᱠᱟᱫ ᱠᱚᱣᱟ ᱱᱟᱦᱟᱜ ᱛᱚ ᱚᱠᱚᱭ ᱨᱮᱱ ᱠᱟᱱᱟ ᱠᱚ ᱥᱮ ᱟᱞᱮ ᱵᱟᱠᱷᱨᱟ ᱜᱮ ᱠᱚ ᱟᱹᱜᱩ ᱟᱠᱟᱫ ᱞᱮᱭᱟ ᱱᱟᱦᱟᱜ ᱤᱧ ᱢᱟ ᱴᱷᱟᱹᱣᱠᱟᱹ ᱥᱟᱺᱦᱤᱡ ᱟᱹᱣᱨᱤᱧ ᱵᱩᱡᱷᱟᱹᱣ ᱧᱟᱢ ᱜᱮᱭᱟ ᱛᱚ ᱧᱮᱞ ᱜᱮ ᱱᱟᱦᱟᱜ ᱪᱤᱠᱟᱹᱭᱮᱫ ᱠᱚᱣᱟ ᱞᱮ ᱱᱩᱠᱩ ᱠᱟᱴᱠᱚᱢ ᱥᱮ ᱦᱚᱲ ᱨᱮᱱ ᱠᱟᱱᱟ ᱠᱚ ᱱᱟᱦᱟᱜ ᱵᱟᱲᱟᱭ ᱵᱟᱝᱟ ᱱᱤᱛ ᱫᱚ ᱱᱟᱦᱟᱜ ᱥᱮᱸᱜᱮᱞ ᱠᱚᱜᱮᱧ ᱩᱥᱠᱩᱨᱟᱜ ᱠᱟᱱᱟ ᱱᱚᱜᱼᱚᱭ ᱱᱚᱝᱠᱟ ᱛᱚ ᱡᱷᱩᱨᱤ ᱥᱟᱦᱟᱱ ᱮᱱᱠᱷᱟᱱ ᱯᱩᱨᱟᱹ ᱫᱩᱲᱩᱵ ᱠᱟᱛᱮᱧ ᱡᱩᱞᱟᱜ ᱠᱟᱱᱟ ᱯᱟᱲᱟᱜ ᱥᱟᱦᱟᱱ ᱢᱟ ᱛᱟᱞᱮ ᱱᱟᱦᱟᱜ ᱵᱟᱹᱱᱩᱜ ᱱᱟᱦᱟᱜ ᱢᱚᱴᱟᱣᱟᱜ ᱢᱟ ᱢᱮᱱᱟᱜ ᱜᱮ ᱢᱮᱱᱟᱜ ᱜᱮ ᱚᱠᱚᱭ ᱪᱚᱭ ᱯᱟᱲᱟᱜᱼᱟ

ᱟᱨ ᱟᱹᱰᱤ ᱡᱟᱹᱥᱛᱤ ᱜᱮ ᱴᱟᱭᱤᱢ ᱦᱩᱭᱱᱟ ᱦᱟᱸᱜ ᱚᱱᱟ ᱠᱷᱟᱹᱛᱤᱨ ᱱᱤᱛᱚᱜ ᱫᱚ ᱡᱟᱹᱯᱤᱫ ᱦᱩᱭᱩᱜᱼᱟ ᱥᱮ ᱪᱮᱫ ᱟᱨ ᱴᱷᱤᱠ ᱜᱮᱭᱟ ᱛᱮᱦᱮᱧᱟᱜ ᱵᱞᱚᱜᱽ ᱫᱚ ᱦᱟᱸᱜ ᱱᱚᱰᱮ ᱜᱮᱞᱤᱧ ᱢᱩᱪᱟᱹᱫᱮᱜᱼᱟ ᱟᱨ ᱧᱮᱞ ᱠᱟᱛᱮ ᱦᱟᱸᱜ ᱪᱮᱫ ᱞᱮᱠᱟ ᱯᱮ ᱵᱩᱡᱷᱟᱹᱣ ᱠᱟᱜ ᱛᱟᱵᱚᱱᱟ ᱛᱚ ᱠᱚᱢᱮᱱᱴ ᱠᱟᱛᱮ ᱦᱟᱸᱜ ᱯᱮ ᱵᱟᱲᱟᱭ ᱦᱚᱪᱚ ᱵᱚᱱᱟ ᱟᱨ ᱞᱟᱭᱤᱠ ᱠᱚᱢᱮᱱᱴ ᱥᱮᱭᱟᱨ ᱟᱨ ᱥᱟᱵᱥᱠᱨᱟᱭᱤᱵ ᱫᱚ ᱟᱞᱚᱵᱚᱱ ᱦᱤᱲᱤᱧ ᱢᱟ ᱛᱚ ᱢᱟ ᱛᱚᱵᱮ ᱠᱷᱟᱱ ᱡᱚᱛᱚ ᱠᱚᱜᱮ ᱟᱹᱞᱤᱧ ᱯᱟᱥᱴᱟ ᱥᱮᱫ ᱠᱷᱚᱱᱟᱜ ᱡᱚᱦᱟᱨ ᱟᱨ ᱧᱟᱯᱟᱢ ᱫᱚᱥᱟᱨ ᱵᱞᱚᱜᱽ ᱨᱮ